ᱚᱱᱟ ᱵᱟᱹᱫᱽ ᱧᱮᱞ ᱜᱤᱧ ᱪᱟᱞᱟᱜ ᱠᱟᱱᱟ ᱛᱟᱨᱯᱚᱨᱮ ᱦᱟᱹᱠᱩ ᱠᱚ ᱚᱠᱟ ᱠᱚᱨᱮ ᱠᱚ ᱟᱸᱡᱮᱫᱚᱜ ᱠᱟᱱᱟ ᱥᱮ ᱪᱮᱫ ᱞᱮᱠᱟ ᱚᱱᱟ ᱠᱟᱹᱴᱤᱡ ᱧᱮᱞ ᱧᱚᱜ ᱟᱹᱜᱩ ᱠᱚᱣᱟ ᱤᱧ ᱢᱟ ᱟᱸᱡᱮᱫ ᱮᱱᱟ ᱢᱟᱱᱮ ᱱᱤᱛᱚᱜ ᱦᱟᱹᱠᱩ ᱟᱹᱰᱤ ᱜᱟᱱ ᱠᱚ ᱯᱟᱲᱟᱜᱼᱟ ᱛᱟᱲᱟᱢ ᱟᱠᱟᱫ ᱟᱹᱧ ᱟᱲᱮᱛᱮ ᱱᱚᱜᱼᱚ ᱱᱚᱝᱠᱟᱛᱤᱧ ᱪᱟᱞᱟᱣ ᱦᱮᱡ ᱠᱟᱱᱟ ᱟᱹᱰᱤᱜᱟᱱ ᱞᱟᱴᱟ ᱟᱠᱟᱱᱟ ᱵᱟᱯᱨᱮ ᱰᱟᱴᱟ ᱫᱟᱜ ᱦᱚᱸ ᱜᱚᱴᱟ ᱵᱟᱹᱱᱩᱜ ᱟᱹᱱᱤᱡ ᱫᱟᱜ ᱟᱸᱡᱮᱫ ᱪᱟᱵᱟ ᱟᱠᱟᱱᱟ ᱱᱚᱣᱟ ᱵᱟᱹᱫᱽ ᱨᱮᱦᱚᱸ ᱵᱟᱹᱱᱩᱜ ᱟᱹᱱᱤᱡ ᱦᱟᱱᱟ ᱵᱟᱹᱫᱽ ᱨᱮᱦᱚᱸ ᱢᱟᱱᱮ ᱚᱠᱟ ᱵᱟᱹᱫᱽ ᱨᱮᱦᱚᱸ ᱵᱟᱹᱱᱩᱜ ᱟᱹᱱᱤᱡ ᱦᱩᱲᱩ ᱫᱟᱨᱮ ᱵᱟᱧᱪᱟᱣ ᱞᱟᱹᱜᱤᱫ ᱫᱚ ᱱᱤᱛ ᱫᱚ ᱟᱹᱰᱤᱜᱟᱱ ᱠᱚᱥᱴᱚ ᱚᱱᱠᱟᱛᱤᱧ ᱛᱟᱲᱟᱢ ᱟᱠᱟᱫᱼᱟ ᱛᱟᱲᱟᱢ ᱟᱠᱟᱫ ᱟᱹᱧ ᱢᱟᱲᱟᱝ ᱥᱮᱫ ᱤᱧ ᱪᱟᱞᱟᱣ ᱤᱫᱤᱜ ᱠᱟᱱᱟ ᱟᱹᱰᱤ ᱜᱟᱱ ᱞᱟᱴᱟ ᱟᱠᱟᱱᱟ ᱞᱚᱜᱚᱱ ᱦᱚᱸ ᱵᱟᱝ ᱛᱟᱲᱟᱢᱚᱜ ᱠᱟᱱᱟ ᱚᱱᱠᱟᱛᱮᱧ ᱟᱬᱜᱚᱱ ᱠᱟᱱᱟ

ᱛᱷᱚᱲᱟ ᱱᱚᱜᱼᱚ ᱱᱚᱝᱠᱟᱛᱮ ᱚᱱᱟ ᱫᱟᱨᱮ ᱡᱷᱩᱲ ᱠᱚ ᱱᱚᱜᱼᱚᱭ ᱤᱧ ᱫᱮᱠᱷᱟᱣ ᱟᱵᱚᱱ ᱠᱟᱱᱟ ᱴᱷᱤᱠ ᱱᱚᱣᱟ ᱵᱟᱹᱨᱩ ᱫᱟᱨᱮ ᱴᱷᱮᱱ ᱜᱤᱧ ᱛᱤᱸᱜᱩ ᱟᱠᱟᱱᱟ ᱱᱚᱜᱼᱚᱭ ᱱᱚᱣᱟ ᱫᱚ ᱟᱞᱮᱭᱟᱜ ᱵᱟᱹᱨᱩ ᱫᱟᱨᱮ ᱠᱟᱱᱟ ᱱᱚᱰᱮ ᱠᱷᱚᱱ ᱛᱤᱸᱜᱩ ᱠᱟᱛᱮ ᱵᱷᱤᱰᱭᱳ ᱵᱮᱱᱟᱣ ᱵᱮᱱᱟᱣ ᱦᱩᱭᱩᱜ ᱠᱟᱱᱟ ᱛᱤᱱᱟᱹᱝ ᱱᱟᱯᱟᱭ ᱵᱷᱤᱭᱩ ᱧᱮᱞᱚᱜ ᱠᱟᱱᱟ ᱱᱚᱜᱼᱚᱭ ᱵᱚᱱ ᱧᱮᱞ ᱫᱟᱲᱮᱭᱟᱜ ᱠᱟᱱ ᱜᱮᱭᱟ ᱟᱫᱚ ᱱᱚᱜᱼᱚ ᱱᱚᱝᱠᱟ ᱛᱮ ᱟᱨᱦᱚᱸᱧ ᱪᱟᱞᱟᱜ ᱠᱟᱱᱟ ᱛᱟᱯᱚᱨᱮ ᱱᱚᱰᱮ ᱞᱟᱹᱦᱤ ᱟᱹᱰᱤ ᱜᱟᱱ ᱱᱚᱣᱟ ᱫᱟᱨᱮ ᱨᱮ ᱢᱮᱱᱟᱜ ᱠᱚᱣᱟ ᱧᱩᱨ ᱵᱟᱲᱟᱜ ᱠᱟᱱᱟ ᱠᱚ ᱞᱟᱹᱦᱤ ᱠᱚ ᱩᱱᱠᱩᱧ ᱧᱮᱞ ᱵᱟᱲᱟᱭᱮᱫ ᱠᱚᱣᱟ ᱟᱹᱰᱤ ᱜᱟᱱ ᱞᱟᱹᱦᱤ ᱢᱮᱱᱟᱜ ᱠᱚᱣᱟ ᱞᱟᱹᱦᱤ ᱦᱚᱸᱞᱮ ᱪᱟᱥ ᱵᱟᱲᱟ ᱟᱠᱟᱫ ᱠᱚᱜᱮᱭᱟ ᱱᱚᱜᱼᱚ ᱱᱚᱝᱠᱟ ᱛᱤᱧ ᱪᱟᱞᱟᱜ ᱠᱟᱱᱟ ᱚᱠᱚᱭ ᱚᱱᱛᱮ ᱨᱮ ᱦᱟᱹᱠᱩ ᱠᱚ ᱥᱟᱵᱮᱫ ᱠᱚᱣᱟ ᱥᱮ ᱪᱤᱠᱟᱹᱭᱮᱫ ᱠᱚᱣᱟ ᱦᱟᱯᱮᱥᱮᱧ ᱫᱟᱬᱟ ᱵᱟᱲᱟᱧ ᱪᱟᱞᱟᱣ ᱞᱮᱱ ᱜᱮ ᱚᱱᱛᱮ ᱫᱟᱜ ᱫᱚ ᱯᱩᱨᱟᱹ ᱟᱸᱡᱮᱫ ᱪᱟᱵᱟ ᱟᱠᱟᱱᱟ ᱚᱱᱟ ᱠᱚᱛᱮᱧ ᱪᱟᱞᱟᱜ ᱠᱟᱱᱟ ᱱᱤᱛ ᱫᱚ ᱱᱟᱞᱟ ᱛᱮᱧ ᱟᱬᱜᱚᱱ ᱠᱟᱱᱟ ᱱᱚᱜᱼᱚᱭ ᱵᱚᱱ ᱧᱮᱞ ᱫᱟᱲᱮᱭᱟᱜ ᱠᱟᱱᱟ ᱱᱚᱜᱼᱚᱭ ᱱᱟᱞᱟ ᱫᱷᱤᱨᱤ ᱠᱚ ᱟᱹᱰᱤᱜᱟᱱ ᱢᱮᱱᱟᱜᱼᱟ ᱚᱱᱠᱟᱛᱤᱧ ᱟᱬᱜᱚ ᱦᱮᱡ ᱮᱱᱟ ᱱᱟᱞᱟ ᱚᱱᱠᱟᱛᱤᱧ ᱪᱟᱞᱟᱣ ᱞᱮᱱ ᱫᱷᱤᱨᱤ ᱠᱚ ᱟᱹᱰᱤᱜᱟᱱ ᱠᱚ ᱚᱴᱟ ᱠᱟᱜᱼᱟ ᱠᱚ ᱦᱟᱹᱠᱩ ᱟᱹᱰᱤᱜᱟᱱ ᱚᱛ ᱨᱮᱠᱚ ᱧᱟᱢ ᱵᱟᱲᱟᱭᱮᱱᱟ ᱢᱟᱲᱟᱝ ᱤᱧᱢᱟ ᱢᱟᱲᱟᱝ ᱵᱟᱹᱧ ᱦᱮᱡ ᱞᱮᱱᱟ ᱛᱮᱦᱮᱧ ᱦᱟᱸᱜ ᱦᱤᱡᱩᱜ ᱠᱟᱱᱟ ᱛᱮᱦᱮᱧ ᱪᱟᱞᱟᱣ ᱞᱮᱱ ᱜᱮ ᱱᱚᱝᱠᱟ ᱛᱮ ᱧᱟᱢᱚᱜ ᱠᱷᱟᱱ ᱠᱚ ᱢᱤᱫ ᱵᱟᱨ ᱵᱟᱵᱟᱨᱮ ᱫᱷᱤᱨᱤ ᱞᱟᱴᱟ ᱛᱚ ᱚᱱᱛᱮᱧ ᱪᱟᱞᱟᱣ ᱞᱮᱱ ᱜᱮ ᱢᱟᱲᱟᱝ ᱥᱮᱱ ᱢᱤᱫᱴᱟᱝ ᱢᱤᱫᱴᱟᱝ ᱦᱟᱹᱠᱩ ᱡᱚᱛᱚ ᱠᱚ ᱯᱟᱱᱛᱮ ᱧᱟᱢ ᱪᱟᱵᱟ ᱟᱠᱟᱫ ᱠᱚᱣᱟ ᱫᱷᱤᱨᱤ ᱠᱚ ᱚᱴᱟᱜ ᱛᱮᱠᱚ ᱯᱷᱟᱨᱪᱟ ᱪᱟᱵᱟ ᱟᱠᱟᱜᱼᱟ ᱚᱱᱠᱟᱛᱤᱧ ᱪᱟᱞᱟᱜ ᱠᱟᱱᱟ